ᱥᱟᱱᱟᱢ ᱠᱚᱜᱮ ᱜᱩᱱᱢᱟᱱ ᱥᱟᱶᱛᱮ ᱫᱟᱨᱟᱢ ᱢᱮᱱᱟᱜᱼᱟ ᱥᱟᱱᱟᱢ ᱥᱟᱱᱛᱟᱲ ᱠᱚ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱦᱚᱱ ᱜᱟᱬᱟ ᱠᱚ ᱥᱮ ᱡᱟᱦᱮᱨ ᱵᱚᱸᱜᱟ ᱥᱟᱱᱛᱟᱲ ᱠᱚ ᱦᱟᱸᱥᱫᱟ ᱢᱩᱨᱢᱩ ᱴᱩᱰᱩ ᱵᱮᱥᱨᱟ ᱠᱤᱥᱠᱩ ᱪᱚᱬᱮ ᱯᱟᱹᱣᱨᱤᱭᱟᱹ ᱡᱟᱦᱟᱸ ᱜᱮ ᱟᱵᱚ ᱥᱟᱱᱛᱟᱲ ᱥᱚᱢᱟᱡᱽ ᱨᱮᱱ ᱥᱟᱱᱛᱟᱲ ᱠᱚ ᱞᱟᱹᱜᱤᱫ ᱱᱚᱣᱟ ᱟᱠᱷᱲᱟ ᱥᱟᱨᱟ ᱜᱟᱱ ᱡᱷᱤᱡ ᱢᱮᱱᱟᱜᱼᱟ ᱟᱨ ᱜᱩᱱᱢᱟᱱ ᱥᱟᱶᱛᱮ ᱫᱟᱨᱟᱢ ᱢᱮᱱᱟᱜᱼᱟ ᱥᱟᱱᱛᱟᱲ ᱥᱚᱢᱟᱡᱽ ᱨᱮᱱᱟᱜ ᱠᱟᱛᱷᱟ ᱥᱟᱱᱛᱟᱲ ᱠᱚᱣᱟᱜ ᱠᱟᱛᱷᱟ ᱡᱟᱹᱛᱤ ᱫᱷᱚᱨᱚᱢ ᱥᱚᱢᱟᱡᱽ ᱨᱮᱱᱟᱜ ᱪᱟᱨᱪᱟ ᱜᱟᱞᱚᱪ ᱵᱤᱪᱟᱹᱨ ᱩᱭᱦᱟᱹᱨ ᱥᱟᱶᱛᱟ ᱥᱚᱢᱟᱡᱽ ᱢᱟᱱᱟᱣ ᱵᱟᱛᱟᱣ ᱦᱚᱲ ᱥᱟᱱᱛᱟᱲ ᱡᱟᱹᱛᱤ ᱦᱚᱲ ᱟᱵᱚ ᱫᱷᱟᱹᱨᱛᱤ ᱨᱮ ᱛᱟᱭᱚᱢ ᱨᱮ ᱢᱮᱱᱟᱜ ᱵᱚᱱᱟ ᱪᱮᱫᱟᱜ ᱢᱮᱱᱟᱜ ᱵᱚᱱᱟ ᱛᱤᱥ ᱠᱷᱚᱱ ᱢᱮᱱᱟᱜ ᱵᱚᱱᱟ ᱪᱮᱫ ᱞᱟᱹᱜᱤᱫ ᱢᱮᱱᱟᱜ ᱵᱚᱱᱟ ᱱᱚᱣᱟ ᱟᱵᱚ ᱥᱚᱢᱟᱡᱽ ᱨᱮᱱᱟᱜ ᱡᱟᱦᱟᱸ ᱜᱮ ᱦᱟᱞ ᱫᱩᱠ ᱵᱤᱯᱚᱫ ᱨᱟᱹᱥᱠᱟᱹ ᱨᱚᱢᱚᱡᱽ ᱠᱟᱛᱷᱟ ᱟᱵᱚ ᱱᱚᱰᱮ ᱵᱚ ᱵᱤᱪᱟᱹᱨ ᱟᱵᱚ ᱫᱚᱨᱵᱟᱨ ᱟᱵᱚ ᱟᱨ ᱵᱤᱪᱟᱹᱨ ᱫᱚᱨᱵᱟᱨ ᱞᱟᱹᱜᱤᱫ ᱥᱟᱨᱟ ᱜᱷᱟᱱᱮ ᱥᱤᱞᱯᱤᱧ ᱡᱷᱤᱡ ᱢᱮᱱᱟᱜᱼᱟ ᱠᱷᱮᱨᱣᱟᱲ ᱠᱚ ᱟᱵᱚ ᱵᱚᱞᱚ ᱠᱟᱛᱮ ᱡᱚᱭᱮᱱ ᱠᱟᱛᱮ ᱵᱚ ᱨᱚᱯᱚᱲ ᱫᱟᱲᱮᱭᱟᱜᱼᱟ ᱡᱟᱦᱟᱸ ᱥᱟᱱᱛᱟᱲ ᱠᱚᱣᱟᱜ ᱦᱚᱲᱢᱚ ᱨᱮ ᱥᱟᱱᱛᱟᱲ ᱢᱟᱭᱟᱝ ᱞᱤᱸᱡᱤᱱ ᱠᱟᱱᱟ ᱡᱟᱹᱛᱤ ᱫᱷᱚᱨᱚᱢ ᱥᱚᱢᱟᱡᱽ ᱥᱟᱶᱛᱟ ᱦᱚᱲᱢᱚ ᱨᱮ ᱢᱮᱥᱟ ᱟᱠᱟᱱᱟ ᱟᱵᱚ ᱱᱤᱦᱟᱹᱛᱤ ᱵᱚᱱ ᱡᱚᱲᱟᱜ ᱢᱟ ᱟᱨ ᱱᱚᱰᱮ ᱟᱯᱱᱟᱨᱟᱜ ᱠᱟᱛᱷᱟ ᱵᱚᱱ ᱫᱚᱦᱚᱭ ᱢᱟ ᱡᱮ ᱰᱤᱵᱮᱴ ᱥᱟᱱᱟ ᱵᱚᱱᱟ ᱰᱤᱥᱠᱟᱥᱚᱱ ᱥᱟᱱᱟ ᱵᱚᱱᱟ ᱨᱚᱯᱚᱲ ᱥᱟᱱᱟ ᱵᱚᱱᱟ ᱜᱟᱞᱚᱪ ᱥᱟᱱᱟ ᱵᱚᱱᱟ ᱵᱟᱲᱟᱭ ᱥᱟᱱᱟ ᱵᱚᱱᱟ ᱥᱮ ᱵᱟᱲᱟᱭ ᱦᱚᱪᱚ ᱥᱟᱱᱟ ᱵᱚᱱᱟ ᱫᱤᱥᱚᱢ ᱦᱚᱲ ᱪᱮ ᱤᱧ ᱥᱮ ᱟᱵᱚ ᱥᱚᱢᱟᱡᱽ ᱨᱮᱱ ᱡᱟᱦᱟᱸᱭ ᱜᱮ ᱢᱮᱱᱟᱜ ᱠᱚᱣᱟ ᱢᱟᱹᱱᱢᱤ ᱠᱚ ᱵᱟᱨᱮ ᱫᱚ ᱪᱮᱫ ᱩᱱᱠᱩ ᱠᱚ ᱵᱟᱲᱟᱭ ᱦᱚᱪᱚ ᱥᱟᱱᱟ ᱵᱚᱱᱟ ᱮᱱᱠᱷᱟᱱ ᱟᱹᱰᱤ ᱞᱚᱜᱚᱱ ᱵᱚᱱ ᱡᱚᱲᱟᱜ ᱢᱟ ᱜᱩᱱᱢᱟᱱ ᱫᱷᱟᱨᱟᱢ ᱢᱮᱱᱟᱜᱼᱟ ᱟᱨ ᱟᱵᱚ ᱫᱚ ᱥᱟᱱᱛᱟᱲ ᱠᱟᱱᱟ ᱵᱚ ᱞᱟᱹᱭᱟᱹᱜ ᱠᱟᱱᱟ ᱵᱚ ᱢᱮᱱᱚᱜ ᱠᱟᱱᱟ ᱵᱚ ᱚᱞᱚᱜ ᱠᱟᱱᱟ ᱵᱚ ᱚᱱᱟ ᱫᱚ ᱟᱵᱚ ᱥᱟᱱᱛᱟᱲ ᱠᱚᱣᱟᱜ ᱠᱟᱛᱷᱟ ᱜᱮ ᱟᱵᱚ ᱥᱚᱢᱟᱡᱽ ᱨᱮᱱᱟᱜ ᱠᱟᱛᱷᱟ ᱜᱮ ᱟᱵᱚᱣᱟᱜ ᱪᱮᱱᱮᱞ ᱨᱮᱫᱚ ᱜᱟᱞᱚᱪ ᱪᱟᱨᱪᱟ ᱫᱚ ᱦᱩᱭᱩᱜᱼᱟ ᱟᱫᱚ ᱫᱮᱞᱟ ᱵᱚ ᱟᱵᱚ ᱥᱚᱢᱟᱡᱽ ᱨᱮᱱᱟᱜ ᱜᱟᱞᱚᱪ ᱟᱠᱷᱲᱟ ᱵᱚᱱ ᱞᱟᱦᱟ ᱤᱫᱤᱭᱟ ᱚᱱᱟ ᱞᱟᱦᱟᱨᱮ ᱟᱵᱚᱨᱮᱱ ᱯᱮᱲᱟ ᱠᱚ ᱦᱚᱦᱚ ᱧᱚᱜ ᱟᱠᱚ ᱞᱮᱜᱮ ᱟᱨ ᱯᱮᱲᱟ ᱠᱚ ᱥᱟᱞᱟᱜ ᱟᱵᱚ ᱱᱚᱣᱟ ᱟᱠᱷᱲᱟ ᱵᱚ ᱞᱟᱦᱟ ᱤᱫᱤᱭᱟ ᱟᱫᱚ ᱯᱮᱲᱟ ᱠᱚ ᱜᱟᱛᱮ ᱠᱚ ᱡᱟᱦᱟᱸ ᱠᱚᱜᱮ ᱵᱚᱱ ᱧᱮᱞᱮᱜᱼᱟ ᱟᱸᱡᱚᱢᱮᱫᱼᱟ ᱵᱚ ᱟᱹᱰᱤ ᱞᱚᱜᱚᱱ ᱟᱵᱚ ᱱᱚᱣᱟ ᱟᱠᱷᱲᱟ ᱨᱮᱵᱚ ᱡᱚᱭᱮᱱ ᱢᱟ ᱟᱵᱚ ᱥᱟᱱᱛᱟᱲ ᱥᱟᱶᱛᱟ ᱥᱚᱢᱟᱡᱽ ᱟᱹᱨᱤᱪᱟᱹᱞᱤ ᱞᱟᱭᱼᱞᱟᱠᱪᱟᱨ ᱵᱚᱸᱜᱟ ᱵᱩᱨᱩ ᱡᱟᱦᱟᱸ ᱛᱤᱱᱟᱹᱜ ᱠᱟᱛᱷᱟ ᱟᱵᱚ ᱵᱚ ᱢᱮᱱᱟ ᱵᱩᱜᱤᱭᱟᱜ ᱦᱚᱸ ᱢᱮᱱ ᱧᱟᱢᱚᱜ ᱜᱮᱭᱟ ᱟᱨ ᱵᱟᱹᱲᱤᱡᱟᱜ ᱦᱚᱸ ᱢᱮᱱ ᱧᱟᱢᱚᱜ ᱜᱮᱭᱟ ᱵᱩᱜᱤᱭᱟᱜ ᱢᱮᱱ ᱧᱟᱢ ᱞᱮᱠᱷᱟᱱ ᱦᱚᱲ ᱠᱚ ᱴᱷᱟᱭᱚᱭᱟ ᱜᱟᱞᱯᱚᱞᱟᱜ ᱟᱠᱚ ᱥᱟᱨᱦᱟᱣ ᱢᱮᱭᱟ ᱠᱚ ᱥᱟᱨᱦᱟᱣ ᱵᱚᱱᱟ ᱠᱚ ᱥᱟᱨᱦᱟᱣ ᱠᱚᱣᱟ ᱵᱚ ᱟᱨ ᱡᱟᱦᱟᱸ ᱛᱤᱨᱮ ᱟᱵᱚ ᱥᱚᱢᱟᱡᱽ ᱨᱮᱱᱟᱜ ᱵᱟᱹᱲᱤᱡᱟᱜ ᱵᱟᱝ ᱵᱩᱜᱤᱭᱟᱜ ᱠᱟᱛᱷᱟ ᱟᱵᱚ ᱵᱚᱱ ᱨᱚᱲ ᱧᱟᱢᱟ ᱵᱩᱜᱤ ᱛᱟᱦᱮᱱ ᱨᱮᱦᱚᱸ ᱟᱢᱟᱜ ᱡᱮ ᱟᱯᱱᱟᱨᱟᱜ ᱩᱭᱦᱟᱹᱨ ᱵᱩᱡᱟᱹᱨ ᱛᱮ ᱡᱩᱫᱤ ᱚᱱᱟ ᱵᱩᱜᱤ ᱡᱤᱱᱤᱥ ᱦᱚᱸ ᱵᱟᱹᱲᱤᱡ ᱢᱮᱱᱛᱮᱢ ᱵᱷᱟᱹᱵᱤ ᱠᱟᱜᱼᱟ ᱩᱭᱦᱟᱹᱨ ᱠᱟᱜ ᱟᱢ ᱴᱷᱟᱹᱣᱠᱟᱹ ᱠᱟᱜ ᱟᱢ ᱜᱚᱴᱟ ᱠᱟᱜ ᱟᱢ ᱚᱱᱟ ᱠᱟᱛᱷᱟ ᱡᱩᱫᱤ ᱡᱟᱦᱟᱸᱭ ᱟᱵᱚ ᱥᱚᱢᱟᱡᱽ ᱨᱤᱱᱤᱡ ᱮ ᱨᱚᱲ ᱧᱟᱢ ᱞᱮᱠᱷᱟᱱ ᱮᱱᱠᱷᱟᱱ ᱟᱵᱚ ᱵᱚ ᱧᱮᱞ ᱦᱚᱪᱚᱭᱮᱭᱟ ᱩᱱᱤ ᱮᱴᱟᱜ ᱥᱚᱢᱟᱡᱽ ᱨᱮᱱᱟᱜ ᱮᱴᱟᱜ ᱟᱹᱨᱤᱪᱟᱹᱞᱤ ᱨᱮᱱᱟᱜ ᱮᱴᱟᱜ ᱫᱷᱚᱨᱚᱢ ᱨᱮᱱᱟᱜ ᱠᱟᱛᱷᱟ ᱡᱮ ᱚᱱᱟ ᱠᱚᱨᱮ ᱦᱚᱸ ᱱᱚᱣᱟ ᱜᱮ ᱱᱚᱝᱠᱟ ᱩᱱᱟᱹᱜ ᱚᱸᱡᱽᱨᱟ ᱦᱟᱱᱟ ᱚᱸᱡᱽᱨᱟ ᱩᱱᱟᱹᱜ ᱵᱟᱹᱲᱤᱡ ᱩᱱᱟᱹᱜ ᱵᱮᱠᱟᱨ ᱠᱟᱛᱷᱟ ᱢᱮᱱᱟᱜᱼᱟ ᱱᱚᱣᱟ ᱠᱚᱫᱚ ᱵᱟᱢ ᱧᱮᱞ ᱧᱟᱢᱮᱫᱼᱟ ᱱᱚᱣᱟ ᱠᱚᱫᱚ ᱵᱟᱢ ᱨᱚᱲᱮᱫᱼᱟ ᱱᱚᱣᱟ ᱠᱚᱫᱚ ᱵᱟᱢ ᱞᱟᱹᱭᱮᱫᱼᱟ ᱟᱫᱚ ᱟᱵᱚ ᱱᱚᱣᱟ ᱵᱚᱱ ᱢᱮᱱᱟ ᱮᱴᱟᱜ ᱦᱚᱲᱟᱜ ᱥᱚᱢᱟᱡᱽ ᱨᱮᱱᱟᱜ ᱫᱷᱚᱨᱚᱢ ᱨᱮᱱᱟᱜ ᱡᱟᱹᱛᱤ ᱨᱮᱱᱟᱜ ᱵᱟᱹᱲᱤᱡᱟᱜ ᱢᱮᱱ ᱠᱟᱛᱮ ᱱᱤᱡᱮᱨᱟᱜ ᱡᱟᱹᱛᱤ ᱫᱷᱚᱨᱚᱢ ᱥᱚᱢᱟᱡᱽ ᱨᱮᱱᱟᱜ ᱫᱚ ᱵᱟᱭ ᱥᱟᱯᱷᱟᱜᱼᱟ ᱮᱴᱟᱜ ᱦᱚᱲᱟᱜ ᱨᱮᱱᱟᱜ ᱚᱸᱡᱽᱨᱟ ᱮᱴᱟᱜ ᱦᱚᱲᱟᱜ ᱚᱸᱡᱽᱨᱟ ᱮᱴᱟᱜ ᱦᱚᱲ ᱚᱲᱟᱜ ᱨᱮᱱᱟᱜ ᱚᱸᱡᱽᱨᱟ ᱧᱮᱞᱛᱮ ᱟᱢᱟᱜ ᱚᱲᱟᱜ ᱨᱮᱱᱟᱜ ᱡᱚᱵᱽᱨᱟ ᱮᱴᱟᱜ ᱦᱚᱲᱟᱜ ᱚᱲᱟᱜ ᱨᱮᱱᱟᱜ ᱡᱚᱵᱽᱨᱟ ᱧᱮᱞ ᱠᱟᱛᱮ ᱨᱚᱲ ᱛᱮ ᱟᱢᱟᱜ ᱚᱲᱟᱜ ᱨᱮᱱᱟᱜ ᱡᱚᱵᱽᱨᱟ ᱫᱚ ᱱᱟᱦᱟᱜ ᱵᱟᱝ ᱥᱟᱯᱷᱟᱜᱼᱟ ᱥᱮ ᱵᱟᱝ ᱪᱟᱵᱟᱜᱼᱟ ᱚᱱᱟᱛᱮ ᱟᱵᱚ ᱚᱲᱟᱜ ᱨᱮᱱᱟᱜ ᱡᱚᱵᱽᱨᱟ ᱚᱸᱡᱽᱨᱟ ᱨᱚᱦᱚᱲ ᱛᱮ ᱥᱟᱯᱷᱟ ᱞᱮᱠᱷᱟᱱ ᱟᱨ ᱨᱚᱦᱚᱲ ᱦᱩᱭᱩᱜᱼᱟ ᱟᱨ ᱠᱟᱹᱢᱤ ᱛᱮ ᱥᱟᱯᱟᱵ ᱞᱮᱠᱟᱱᱟᱜ ᱫᱚ ᱠᱟᱹᱢᱤ ᱦᱩᱭᱩᱜᱼᱟ ᱟᱫᱚ ᱫᱮᱞᱟᱵᱚ ᱟᱵᱚ ᱥᱟᱱᱛᱟᱲ ᱟᱠᱷᱲᱟ ᱨᱮ ᱟᱵᱚ ᱥᱚᱢᱟᱡᱽ ᱨᱮᱱᱟᱜ ᱠᱟᱛᱷᱟ ᱜᱟᱞᱚᱪ ᱟᱵᱚ ᱪᱟᱨᱪᱟᱭᱟ ᱟᱵᱚ ᱡᱩᱫᱤ ᱟᱵᱚ ᱦᱚᱲᱢᱚ ᱨᱮ ᱡᱟᱹᱛᱤ ᱫᱷᱚᱨᱚᱢ ᱥᱚᱢᱟᱡᱽ ᱢᱮᱥᱟ ᱟᱠᱟᱱᱟ ᱥᱟᱹᱨᱤᱜᱮ ᱡᱩᱫᱤ ᱟᱵᱚ ᱢᱟᱨᱟᱝ ᱵᱩᱨᱩ ᱡᱟᱦᱮᱨ ᱟᱭᱳ ᱞᱤᱴᱟᱹ ᱜᱚᱸᱰᱮᱛ ᱪᱮᱛᱟᱱ ᱨᱮ ᱯᱟᱹᱛᱭᱟᱹᱣ ᱢᱮᱱᱟᱜᱼᱟ

ᱪᱮ ᱟᱵᱚ ᱫᱤᱥᱚᱢ ᱨᱮᱱᱟᱜ ᱡᱟᱦᱟᱸ ᱥᱚᱝᱵᱤᱫᱷᱟᱱ ᱢᱮᱱᱟᱜᱼᱟ ᱚᱱᱟ ᱠᱟᱛᱷᱟ ᱦᱚᱸ ᱵᱟᱵᱚ ᱢᱮᱱᱟ ᱵᱟᱵᱚ ᱞᱟᱹᱭᱟ ᱵᱟᱵᱚ ᱨᱚᱲᱟ ᱟᱵᱚ ᱫᱚ ᱟᱵᱚᱣᱟᱜ ᱨᱟᱡᱽᱱᱤᱛᱤ ᱠᱟᱛᱷᱟ ᱦᱚᱸ ᱵᱟᱵᱚ ᱢᱮᱱᱟ ᱱᱚᱣᱟ ᱟᱠᱷᱲᱟ ᱫᱚ ᱟᱵᱚᱣᱟᱜ ᱟᱵᱚ ᱥᱩᱢᱩᱝ ᱥᱤᱫᱷᱟᱹ ᱟᱵᱚ ᱥᱚᱢᱟᱡᱽ ᱡᱟᱹᱛᱤ ᱫᱷᱚᱨᱚᱢ ᱞᱟᱭᱼᱞᱟᱠᱪᱟᱨ ᱟᱹᱨᱤᱪᱟᱹᱞᱤ ᱵᱟᱨᱮ ᱛᱮᱜᱮ ᱱᱟᱦᱟᱜ ᱵᱚ ᱨᱚᱯᱚᱲᱟ ᱵᱚ ᱜᱟᱞᱚᱪ ᱟᱵᱚ ᱪᱟᱨᱪᱟᱭᱟᱵᱚ ᱵᱩᱜᱤ ᱵᱟᱹᱲᱤᱡ ᱵᱚ ᱛᱩᱞᱟᱹᱭᱟᱵᱚ ᱡᱚᱠᱷᱟᱭᱟᱵᱚ ᱧᱮᱞᱟᱵᱚ ᱟᱨ ᱡᱟᱦᱟᱸ ᱥᱟᱹᱨᱤᱭᱟᱜ ᱟᱨ ᱡᱟᱦᱟᱸ ᱠᱷᱟᱹᱞᱤᱭᱟᱜ ᱚᱱᱟ ᱟᱵᱚ ᱱᱚᱰᱮ ᱵᱚ ᱥᱟᱯᱷᱟ ᱥᱟᱹᱯᱷᱤ ᱠᱟᱛᱮ ᱵᱚ ᱟᱞᱟᱜᱟ ᱟᱨ ᱫᱤᱥᱚᱢ ᱦᱚᱲ ᱥᱟᱢᱟᱝ ᱨᱮᱵᱚ ᱫᱚᱦᱚᱭᱟ ᱱᱤᱭᱟᱹᱜᱮ ᱤᱧᱟᱹᱜ ᱟᱸᱥ ᱥᱚᱢᱟᱡᱽ ᱨᱮᱱᱟᱜ ᱠᱟᱛᱷᱟ ᱨᱚᱲ ᱨᱚᱲ ᱛᱮ ᱵᱟᱹᱲᱤᱡᱟᱜ ᱦᱚᱸ ᱩᱰᱩᱠᱚᱜ ᱜᱮᱭᱟ ᱵᱩᱜᱤᱭᱟᱜ ᱦᱚᱸ ᱩᱰᱩᱠᱚᱜ ᱜᱮᱭᱟ ᱵᱟᱹᱲᱤᱡᱟᱜ ᱟᱸᱡᱚᱢ ᱠᱟᱛᱮ ᱢᱚᱱᱮᱨᱮ ᱫᱩᱠ ᱠᱚᱥᱴᱚ ᱵᱩᱡᱷᱟᱹᱜ ᱜᱮᱭᱟ ᱛᱚᱵᱮ ᱥᱟᱱᱛᱟᱲ ᱠᱚ ᱵᱟᱹᱲᱤᱡᱟᱜ ᱢᱟ ᱡᱚᱛᱚ ᱦᱚᱲ ᱵᱟᱹᱲᱤᱡ ᱜᱮᱵᱚ ᱢᱮᱱᱟ ᱟᱨ ᱵᱟᱹᱲᱤᱡ ᱡᱩᱫᱤ ᱤᱧ ᱢᱮᱱᱮᱜᱼᱟ ᱟᱵᱚ ᱥᱚᱢᱟᱡᱽ ᱥᱟᱱᱛ ᱟᱹᱨᱤᱪᱟᱹᱞᱤ ᱞᱟᱭᱼᱞᱟᱠᱪᱟᱨ ᱨᱮᱱᱟᱜ ᱠᱟᱛᱷᱟ ᱮᱱᱠᱷᱟᱱ ᱞᱟᱹᱭ ᱵᱩᱡᱷᱟᱹᱣ ᱠᱟᱛᱮ ᱚᱱᱟ ᱫᱚ ᱢᱟᱱᱟ ᱵᱟᱨᱚᱱ ᱫᱚᱨᱠᱟᱨ ᱡᱮ ᱟᱢ ᱱᱚᱣᱟ ᱠᱟᱛᱷᱟ ᱵᱟᱹᱲᱤᱡ ᱮᱢ ᱢᱮᱱᱮᱜᱼᱟ ᱵᱟᱹᱲᱤᱡ ᱮᱢ ᱨᱚᱲᱮᱜᱼᱟ ᱟᱨ ᱚᱠᱟ ᱦᱤᱥᱟᱹᱵᱽ ᱛᱮ ᱵᱟᱹᱲᱤᱡ ᱮᱢ ᱢᱮᱱᱮᱜᱼᱟ ᱚᱠᱟ ᱦᱤᱥᱟᱹᱵᱽ ᱛᱮ ᱵᱟᱹᱲᱤᱡ ᱮᱢ ᱨᱚᱲᱮᱜᱼᱟ ᱚᱱᱟ ᱫᱚ ᱞᱟᱹᱭ ᱵᱩᱡᱷᱟᱹᱣ ᱦᱩᱭᱩᱜᱼᱟ ᱟᱨ ᱮᱜᱮᱨ ᱨᱚᱦᱮᱫ ᱛᱮᱫᱚ ᱯᱟᱞᱮ ᱦᱚᱲ ᱵᱟᱵᱚ ᱵᱩᱡᱷᱟᱹᱣ ᱫᱟᱲᱮᱭᱟ ᱠᱚᱣᱟ ᱪᱮᱫᱟᱜ ᱪᱚ ᱡᱩᱫᱤ ᱮᱜᱮᱨ ᱡᱚᱠᱷᱟᱡ ᱛᱮ ᱟᱵᱚ ᱦᱚᱲ ᱵᱚ ᱵᱩᱡᱷᱟᱹᱣ ᱠᱚᱣᱟ ᱮᱱᱠᱷᱟᱱ ᱥᱚᱝᱜᱚᱴᱷᱚᱱ ᱥᱚᱝᱥᱛᱷᱟ ᱵᱮᱵᱚᱥᱛᱷᱟ ᱜᱟᱶᱛᱟ ᱪᱮ ᱤᱥᱠᱩᱞ ᱠᱚᱞᱮᱡᱽ ᱤᱭᱩᱱᱤᱵᱷᱟᱨᱥᱤᱴᱤ ᱱᱚᱣᱟ ᱠᱚᱫᱚ ᱦᱩᱱᱟᱹᱝ ᱯᱟᱞᱮ ᱵᱟᱵᱚ ᱵᱮᱱᱟᱣ ᱠᱮᱭᱟ ᱫᱚᱨᱵᱟᱨ ᱵᱤᱪᱟᱹᱨ ᱟᱠᱷᱲᱟ ᱦᱚᱸ ᱦᱩᱱᱟᱹᱝ ᱵᱟᱵᱚ ᱥᱟᱯᱲᱟᱣ ᱠᱮᱭᱟ ᱡᱟᱦᱟᱸ ᱟᱵᱚ ᱥᱚᱢᱟᱡᱽ ᱠᱷᱚᱱ ᱵᱟᱹᱲᱤᱡ ᱮ ᱠᱟᱹᱢᱤ ᱠᱟᱱᱟ ᱵᱟᱹᱲᱤᱡ ᱮ ᱨᱚᱲ ᱠᱟᱱᱟ ᱥᱟᱱᱟᱢ ᱢᱟᱹᱱᱢᱤ ᱢᱤᱫ ᱵᱟᱨ ᱠᱚᱫᱚ ᱵᱚ ᱮᱜᱮᱨ ᱞᱮᱠᱷᱟᱱ ᱜᱮ ᱩᱱᱤ ᱦᱚᱲ ᱵᱟᱹᱲᱤᱡ ᱵᱟᱭ ᱠᱟᱹᱢᱤᱭᱟ ᱟᱨ ᱵᱟᱹᱲᱤᱡ ᱠᱟᱹᱢᱤ ᱠᱟᱛᱮᱫ ᱫᱚ ᱵᱟᱝᱟ ᱵᱟᱹᱲᱤᱡ ᱠᱟᱹᱢᱤ ᱞᱟᱦᱟᱨᱮ ᱢᱤᱫ ᱦᱚᱲ ᱵᱟᱨ ᱦᱚᱲ ᱵᱚ ᱮᱜᱮᱨ ᱠᱚᱣᱟ ᱦᱩᱱᱟᱹᱝ ᱵᱮᱴᱟ ᱵᱟᱹᱲᱤᱡ ᱮᱢ ᱠᱟᱹᱢᱤ ᱟᱠᱟᱫ ᱠᱷᱟᱱ ᱯᱚᱨᱤᱱᱟᱢ ᱵᱷᱚᱜᱚᱛ ᱢᱮ ᱯᱟᱞᱮ

ᱵᱩᱡᱩᱜᱮ ᱠᱚᱣᱟ ᱦᱩᱱᱟᱹᱝ ᱟᱛᱳ ᱫᱮᱞᱟ ᱫᱚ ᱯᱮᱲᱟ ᱠᱚᱢᱟ ᱜᱟᱛᱮ ᱠᱚᱢᱟ ᱱᱤᱛ ᱫᱷᱟᱹᱵᱤᱡ ᱵᱟᱠᱚ ᱧᱮᱞ ᱟᱠᱟᱱ ᱜᱮᱭᱟ ᱵᱟᱠᱚ ᱦᱮᱡ ᱟᱠᱟᱱ ᱜᱮᱭᱟ ᱵᱟᱠᱚ ᱥᱮᱴᱮᱨ ᱟᱠᱟᱱ ᱜᱮᱭᱟ ᱛᱚᱵᱮ ᱟᱨᱦᱚᱸ ᱡᱟᱦᱟᱸ ᱜᱮ ᱢᱮᱱᱟᱜ ᱵᱚᱱᱟ ᱯᱮᱲᱟ ᱠᱚ ᱜᱟᱛᱮ ᱠᱚ ᱥᱩᱢᱩᱝ ᱢᱮᱱᱛᱮ ᱫᱚ ᱵᱟᱝ ᱜᱮ ᱟᱵᱚ ᱥᱟᱱᱛᱟᱲ ᱠᱟᱱᱟ ᱵᱚᱱ ᱡᱟᱦᱟᱸᱭ ᱜᱮᱵᱚᱱ ᱞᱟᱹᱭᱟᱹᱜ ᱠᱟᱱᱟ ᱦᱤᱨᱤ ᱫᱟᱫᱟ ᱵᱚᱠᱚ ᱠᱤᱢᱤᱱ ᱥᱮ ᱦᱟᱛᱚᱢ ᱠᱩᱢᱤᱱ ᱢᱟᱢᱚ ᱢᱟᱹᱢᱤ ᱟᱨᱦᱚᱸ ᱜᱚᱲᱚᱢ ᱡᱟᱦᱟᱸ ᱜᱮ ᱢᱮᱱᱟᱜᱼᱟ ᱟᱵᱚ ᱥᱚᱢᱟᱡᱽ ᱨᱮᱱᱟᱜ ᱥᱟᱹᱜᱟᱹᱭ ᱥᱟᱱᱟᱢ ᱠᱚᱜᱮ ᱱᱚᱣᱟ ᱥᱟᱱᱛᱟᱲ ᱫᱚᱨᱵᱟᱨ ᱟᱠᱷᱲᱟ ᱨᱮ ᱱᱮᱶᱛᱟ ᱢᱮᱱᱟᱜᱼᱟ ᱜᱩᱱ ᱢᱟᱱ ᱥᱟᱶᱛᱮ ᱫᱟᱨᱟᱢ ᱦᱚᱸ ᱢᱮᱱᱟᱜᱼᱟ ᱟᱞᱚ ᱵᱚᱫᱚᱨᱚᱜ ᱢᱟ ᱟᱞᱚ ᱞᱟᱡᱟᱜ ᱢᱟ ᱡᱟᱦᱟᱸᱭ ᱡᱟᱦᱟᱸ ᱛᱤᱨᱮ ᱪᱟᱛᱮ ᱥᱟᱱᱟ ᱵᱚᱱᱟ ᱠᱚᱢᱮᱱᱴ ᱵᱚᱠᱥ ᱨᱮ ᱞᱟᱹᱭ ᱢᱟ ᱤᱧ ᱤᱱᱟᱹ ᱦᱤᱞᱳᱜ ᱤᱧ ᱪᱟᱨᱪᱟᱭᱟ ᱱᱤᱱᱟᱹᱜ ᱴᱟᱭᱤᱢ ᱱᱤᱱᱟᱹᱜ ᱚᱠᱛᱚ ᱨᱮ ᱤᱧ ᱥᱚᱢᱚᱭᱚᱜ ᱟᱹᱧ ᱚᱠᱛᱚᱧ ᱧᱟᱢᱟ ᱟᱨ ᱟᱢᱟᱜ ᱱᱚᱣᱟ ᱪᱮᱱᱮᱞ ᱨᱮ ᱤᱧ ᱪᱟᱛᱮ ᱞᱟᱹᱜᱤᱫ ᱫᱟᱣᱮᱢ ᱤᱢᱟᱹᱧᱟ ᱠᱚ ᱱᱤᱦᱟᱹᱛᱤ ᱵᱚ ᱠᱚᱨᱟᱣᱟ ᱚᱱᱟ ᱟᱫᱚ ᱜᱟᱛᱮ ᱠᱚ ᱯᱮᱲᱟ ᱠᱚ ᱫᱚ ᱵᱟᱹᱱᱩᱜ ᱠᱚᱣᱟ ᱟᱨ ᱟᱵᱚ ᱥᱚᱢᱟᱡᱽ ᱨᱮ ᱯᱟᱞᱮ ᱱᱚᱝᱠᱟ ᱦᱚᱸ ᱵᱷᱟᱹᱜᱤ ᱜᱚᱫᱚᱜᱼᱟ ᱱᱚᱝᱠᱟ ᱦᱚᱸ ᱩᱭᱦᱟᱹᱨ ᱜᱚᱫᱚᱜᱼᱟ ᱟᱢ ᱡᱩᱫᱤᱢ ᱨᱮᱸᱜᱮᱡ ᱟᱠᱟᱱᱟ ᱨᱮᱸᱜᱮᱡ ᱦᱚᱲ ᱠᱟᱱᱟᱢ ᱮᱱᱠᱷᱟᱱ ᱱᱚᱣᱟ ᱥᱚᱢᱟᱡᱽ ᱞᱟᱹᱜᱤᱫ ᱡᱟᱦᱟᱸ ᱛᱤᱱᱟᱹᱜ ᱵᱷᱟᱹᱞᱟᱹᱭ ᱟᱜ ᱠᱟᱛᱷᱟ ᱨᱚᱲ ᱢᱮ ᱚᱠᱚᱭ ᱦᱚᱸ ᱵᱟᱠᱚ ᱟᱸᱡᱚᱢᱟ ᱪᱮᱫᱟᱜ ᱪᱮ ᱟᱢᱮᱢ ᱨᱮᱸᱜᱮᱡ ᱜᱮᱭᱟ ᱟᱢ ᱡᱩᱫᱤ ᱩᱱᱟᱹᱜ ᱵᱷᱟᱹᱞᱟᱹᱭ ᱵᱤᱪᱟᱹᱨ ᱩᱱᱟᱹᱜ ᱵᱷᱟᱹᱞᱟᱹᱭ ᱩᱭᱦᱟᱹᱨ ᱟᱢᱟᱜ ᱵᱚᱦᱚᱜ ᱦᱟᱛᱟᱝ ᱨᱮ ᱛᱟᱦᱮᱱᱟ ᱮᱱᱠᱷᱟᱱ ᱱᱚᱝᱠᱟ ᱨᱮᱸᱜᱮᱡ ᱱᱟᱪᱟᱨ ᱫᱚ ᱯᱟᱞᱮ ᱵᱟᱢ ᱛᱟᱦᱮᱱᱟ ᱟᱫᱚ ᱱᱚᱝᱠᱟᱱᱟᱜ ᱠᱩᱠᱞᱤ ᱠᱚᱦᱚᱸ ᱦᱤᱡᱩᱜ ᱜᱮᱭᱟ ᱟᱫᱚ ᱠᱩᱠᱞᱤ ᱥᱟᱱᱟ ᱵᱚᱱ ᱠᱷᱟᱱ ᱱᱚᱣᱟ ᱠᱩᱠᱞᱤ ᱦᱚᱸ ᱟᱵᱚ ᱚᱱᱟ ᱪᱮᱱᱮᱞ ᱨᱮ ᱦᱮᱡ ᱠᱟᱛᱮ ᱠᱩᱠᱞᱤ ᱫᱟᱲᱮᱭᱟᱜᱼᱟ ᱟᱨ ᱵᱚ ᱵᱟᱲᱟᱭ ᱫᱟᱲᱮᱭᱟᱜᱼᱟ ᱵᱷᱤᱛᱤᱨ ᱜᱟᱹᱦᱤᱨ ᱠᱟᱛᱷᱟ ᱛᱩᱞᱟᱹ ᱡᱚᱠᱷᱟ ᱠᱟᱛᱮ ᱟᱵᱚ ᱵᱚ ᱧᱮᱞ ᱫᱟᱲᱮᱭᱟᱜᱼᱟ ᱢᱟᱹᱱᱢᱤ ᱠᱟᱱᱟ ᱵᱚ ᱵᱚᱦᱚᱜ ᱨᱮ ᱦᱟᱛᱟᱝ ᱢᱮᱱᱟᱜᱼᱟ ᱵᱩᱡᱷᱟᱹᱣ ᱫᱟᱲᱮᱭᱟᱜ ᱟᱵᱚ ᱵᱤᱪᱟᱹᱨ ᱫᱟᱲᱮᱭᱟᱜ ᱟᱵᱚ ᱵᱟᱲᱟᱭ ᱫᱟᱲᱮᱭᱟᱜ ᱟᱵᱚ ᱚᱱᱩᱵᱷᱚᱵ ᱫᱟᱲᱮᱭᱟᱜ ᱟᱵᱚ ᱢᱮᱦᱥᱩᱥ ᱫᱟᱲᱮᱭᱟᱜ ᱟᱵᱚ ᱟᱹᱭᱠᱟᱹᱣ ᱫᱟᱲᱮᱭᱟᱜ ᱟᱵᱚ ᱡᱟᱦᱟᱸ ᱵᱚ ᱢᱮᱱᱮᱫ ᱟᱹᱰᱤ ᱞᱮᱠᱟ ᱠᱟᱛᱮ ᱟᱵᱚ ᱵᱚ ᱵᱟᱲᱟᱭ ᱫᱟᱲᱮᱭᱟᱜᱼᱟ

ᱟᱫᱚ ᱜᱟᱛᱮ ᱠᱚ ᱯᱮᱲᱟ ᱠᱚ ᱵᱚᱞᱮ ᱵᱟᱠᱚ ᱪᱷᱩᱴᱟᱹᱜ ᱠᱟᱱᱟ ᱵᱟᱠᱚ ᱥᱚᱢᱚᱭᱚᱜ ᱠᱟᱱᱟ ᱡᱮ ᱪᱮᱫ ᱠᱚ ᱠᱩᱥᱤ ᱵᱟᱵᱚ ᱵᱩᱡᱷᱟᱹᱣᱮᱫᱼᱟ ᱡᱟᱭᱦᱳᱠ ᱪᱮᱫ ᱵᱚᱱ ᱢᱮᱱᱟ ᱟᱨ ᱟᱵᱚ ᱥᱚᱢᱟᱡᱽ ᱨᱮᱱᱟᱜ ᱜᱟᱞᱚᱪ ᱟᱠᱷᱲᱟ ᱛᱮᱦᱮᱧ ᱫᱚ ᱱᱤᱱᱟᱹᱜ ᱫᱷᱟᱹᱵᱤᱡ ᱜᱮᱵᱚ ᱛᱷᱩᱠᱩᱢ ᱦᱟᱛᱟᱲᱟ ᱟᱨ ᱡᱟᱦᱟᱸᱭ ᱯᱮᱲᱟ ᱠᱚ ᱜᱟᱛᱮ ᱠᱚ ᱡᱩᱫᱤ ᱟᱵᱚ ᱡᱚᱣᱟᱜ ᱥᱟᱱᱟ ᱵᱚᱱᱟ ᱠᱚᱢᱮᱱᱴ ᱵᱚᱠᱥ ᱨᱮᱵᱚᱱ ᱞᱟᱹᱭ ᱢᱟ ᱡᱮ ᱤᱧ ᱟᱢ ᱥᱟᱶ ᱤᱧ ᱡᱚᱲᱟᱣᱟ ᱟᱨ ᱪᱮᱫ ᱵᱩᱜᱤ ᱵᱟᱹᱲᱤᱡ ᱤᱧ ᱪᱟᱨᱪᱟᱭᱟ ᱪᱮ ᱮᱜᱮᱨ ᱢᱮᱭᱟᱹᱧ ᱨᱮᱵᱮᱫ ᱢᱮᱭᱟᱹᱧ ᱡᱟᱦᱟᱱᱟᱜ ᱤᱧ ᱞᱟᱹᱭᱟᱢᱟ ᱪᱮ ᱞᱟᱹᱭ ᱦᱚᱪᱚ ᱟᱹᱧ ᱮᱱᱠᱷᱟᱱ ᱟᱵᱚ ᱱᱤᱦᱟᱹᱛ ᱵᱚ ᱠᱚᱢᱮᱱᱴ ᱢᱟ